ᱡᱚᱦᱟᱨ ᱜᱮ ᱛᱤᱧ ᱜᱟᱛᱮ ᱠᱚ ᱠᱟᱹᱴᱤᱡ ᱡᱟᱹᱨᱩᱲ ᱠᱟᱛᱷᱟ ᱦᱚᱞᱟ ᱵᱩᱫᱷ ᱵᱟᱨ ᱯᱟᱨᱚᱢ ᱮᱱᱟ ᱟᱫᱚ ᱢᱤᱫ ᱦᱟᱹᱴᱤᱭᱟᱹ ᱨᱮ ᱟᱵᱚ ᱥᱟᱱᱛᱟᱞ ᱵᱚᱭᱦᱟ ᱥᱟᱝ ᱮ ᱤᱫᱤ ᱟᱠᱟᱫᱼᱟ ᱟᱹᱠᱷᱨᱤᱧ ᱮᱫ ᱠᱟᱱᱟᱭ ᱟᱫᱚ ᱛᱤᱨᱤᱥ ᱴᱟᱠᱟ ᱠᱤᱞᱳ ᱞᱟᱛᱟᱨ ᱵᱟᱭ ᱮᱢᱚᱜᱚᱜᱼᱟ ᱤᱧᱤᱧ ᱫᱚᱨ ᱫᱟᱢ ᱠᱮᱫᱮᱭᱟ ᱵᱟᱭ ᱮᱢᱚᱜᱼᱟ ᱛᱤᱨᱤᱥ ᱴᱟᱠᱟ ᱠᱤᱞᱳ ᱞᱟᱛᱟᱨ ᱵᱟᱭ ᱮᱢᱚᱜᱼᱟ ᱟᱹᱰᱤ ᱱᱟᱯᱟᱭ ᱠᱟᱛᱷᱟ ᱡᱚᱠᱷᱚᱱ ᱵᱟᱭ ᱮᱢᱚᱜ ᱠᱷᱟᱱ ᱫᱚ ᱪᱮᱫ ᱮᱢ ᱢᱮᱱᱟ ᱟᱫᱚ ᱱᱮᱛᱟᱨ ᱫᱚ ᱥᱟᱝ ᱵᱟᱭᱟᱝ ᱵᱟᱡᱟ ᱯᱤᱥᱠᱟᱹ ᱚᱠᱟᱨᱮᱢ ᱧᱟᱢᱟ ᱚᱠᱟᱨᱮᱢ ᱡᱚᱢᱟ ᱟᱫᱚ ᱚᱱᱟᱛᱮᱧ ᱢᱮᱱ ᱮᱫᱟ ᱠᱤᱨᱤᱧ ᱠᱟᱛᱮᱫ ᱛᱟᱦᱚᱞᱮ ᱜᱤᱫᱽᱨᱟᱹ ᱠᱚ ᱡᱚᱢ ᱞᱟᱜᱟ ᱦᱚᱪᱚ ᱠᱚᱛᱤᱧᱟᱹᱧ ᱚᱱᱠᱟ ᱮᱱᱟ ᱟᱫᱚ ᱮᱱᱦᱚᱸ ᱤᱧ ᱟᱹᱪᱩᱨ ᱵᱟᱲᱟᱭ ᱠᱟᱱᱟ ᱤᱱᱟᱹ ᱠᱟᱛᱮ ᱮᱴᱟᱜ ᱡᱟᱹᱛ ᱜᱚᱜᱚ ᱦᱚᱲ ᱠᱚ ᱪᱟᱞᱟᱣ ᱮᱱᱟ ᱵᱟᱵᱟ ᱦᱚᱲ ᱠᱚ ᱪᱟᱞᱟᱣ ᱮᱱᱟ ᱟᱨ ᱠᱚ ᱢᱮᱛᱟ ᱟᱫᱮᱭᱟ ᱛᱤᱨᱤᱥ ᱴᱟᱠᱟ ᱠᱤᱞᱳᱭ ᱢᱮᱛᱟᱫ ᱠᱚᱣᱟ ᱛᱟᱭᱚᱢ ᱛᱮᱠᱚ ᱢᱮᱛᱟᱭ ᱠᱟᱱᱟ ᱵᱤᱥ ᱴᱟᱠᱟ ᱠᱟᱛᱮᱢ ᱮᱢ ᱞᱮᱱ ᱠᱷᱟᱱ ᱫᱚ ᱱᱤᱱᱟᱹᱜ ᱞᱮ ᱦᱟᱛ ᱠᱮᱭᱟ ᱢᱤᱫ ᱦᱚᱲ ᱢᱚᱬᱮ ᱦᱚᱲ ᱛᱮ ᱠᱟᱛᱷᱟᱡ ᱠᱚ ᱦᱟᱛ ᱛᱟᱭᱟ ᱮᱱᱠᱟ ᱮᱱᱟ ᱟᱫᱚ ᱩᱱᱤ ᱦᱚᱲ ᱵᱤᱥ ᱴᱟᱠᱟ ᱠᱟᱛᱮ ᱮ ᱮᱢᱟ ᱠᱚᱭ ᱮᱦᱚᱵ ᱠᱮᱫᱟ ᱢᱟ ᱧᱮᱞ ᱯᱮ ᱵᱤᱥ ᱴᱟᱠᱟ ᱠᱟᱛᱮ ᱮᱢᱚᱜ ᱮ ᱮᱦᱚᱵ ᱠᱮᱫ ᱠᱷᱟᱡ ᱟᱫᱷᱟ ᱠᱤᱞᱳ ᱟᱫᱷᱟ ᱠᱤᱞᱳ ᱠᱚ ᱥᱚᱢ ᱚᱪᱚᱭᱮᱫᱮ ᱠᱟᱱᱟ ᱟᱨ ᱚᱸᱰᱮ ᱫᱚ ᱮᱠᱥᱚ ᱜᱨᱟᱢ ᱫᱩᱥᱚ ᱜᱨᱟᱢ ᱰᱷᱮᱨᱚᱜ ᱠᱟᱱᱟ ᱟᱨ ᱚᱱᱟ ᱫᱩᱥᱚ ᱜᱨᱟᱢ ᱚᱱᱠᱟ ᱥᱟᱛᱥᱚ ᱜᱨᱟᱢ ᱚᱱᱠᱟ ᱦᱩᱭᱱᱟ ᱟᱨ ᱢᱩᱪᱟᱹᱫ ᱨᱮᱫᱚ ᱠᱚ ᱦᱤᱥᱟᱹᱵᱟᱭ ᱠᱟᱱᱟ ᱮᱭ ᱛᱚ ᱮᱜᱟᱨᱚ ᱴᱟᱠᱟ ᱦᱩᱭᱩᱜ ᱠᱟᱱᱟ ᱟᱫᱚ ᱢᱤᱫ ᱴᱟᱠᱟ ᱫᱚ ᱟᱲᱟᱜ ᱢᱮ ᱫᱚᱥ ᱴᱟᱠᱟ ᱠᱟᱛᱮ ᱢᱤᱫ ᱴᱟᱠᱟ ᱫᱚ ᱟᱲᱟᱜ ᱢᱮ ᱫᱚᱥ ᱴᱟᱠᱟ ᱠᱟᱛᱮ ᱟᱨ ᱩᱱᱤ ᱦᱚᱲ ᱦᱮᱸ ᱠᱮᱫᱟᱭ ᱛᱟᱦᱚᱞᱮ ᱫᱚ ᱢᱤᱫ ᱴᱟᱠᱟ ᱫᱚ ᱛᱮ ᱦᱤᱥᱟᱹᱵ ᱫᱚ ᱢᱤᱞᱟᱹᱜᱼᱟ ᱫᱚᱥ ᱴᱟᱠᱟ ᱠᱟᱛᱮ ᱟᱨ ᱡᱚᱛᱚ ᱩᱱᱠᱩ ᱫᱤᱠᱩ ᱦᱚᱸᱠᱚ ᱢᱮᱱᱫᱟ ᱩᱱᱠᱩ ᱠᱚᱲᱟ ᱡᱚᱱᱟ ᱦᱚᱸᱠᱚ ᱢᱮᱱᱫᱟ ᱠᱩᱲᱤ ᱦᱚᱸᱠᱚ ᱢᱮᱱᱫᱟ ᱦᱤᱥᱟᱹᱵ ᱮᱠᱟᱞ ᱦᱮᱸ ᱟᱨ ᱛᱟᱭᱚᱢ ᱛᱮᱫᱚ ᱡᱚᱛᱚ ᱦᱚᱲ ᱠᱚ ᱠᱤᱨᱤᱧ ᱠᱚ ᱮᱦᱚᱵ ᱠᱮᱫᱟ ᱠᱤᱨᱤᱧ ᱴᱷᱤᱠ ᱠᱮᱫᱟ ᱠᱚ ᱡᱷᱚᱞᱟ ᱨᱮᱠᱚ ᱵᱷᱚᱨᱟᱣ ᱴᱷᱤᱠ ᱠᱮᱫᱟ ᱩᱱᱤ ᱯᱚᱭᱥᱟ ᱠᱚ ᱮᱢᱟᱭ ᱞᱟᱹᱜᱤᱫ ᱫᱚᱥ ᱴᱟᱠᱟ ᱠᱟᱛᱮ ᱩᱱ ᱡᱚᱠᱷᱟᱡ ᱤᱧᱤᱧ ᱨᱚᱲ ᱠᱮᱫᱟ ᱟᱯᱮ ᱫᱚ ᱚᱠᱟ ᱞᱮᱠᱟᱱ ᱦᱤᱥᱟᱹᱵ ᱯᱮ ᱢᱮᱱᱮᱫ ᱠᱟᱱᱟ ᱛᱤᱨᱤᱥ ᱴᱟᱠᱟ ᱠᱤᱞᱳ ᱡᱩᱫᱤ ᱦᱩᱭᱩᱜᱼᱟ ᱯᱚᱱᱨᱚ ᱴᱟᱠᱟ ᱦᱟᱯ ᱠᱤᱞᱳ ᱟᱫᱚ ᱠᱚ ᱢᱮᱱᱫᱟ ᱵᱟᱝ ᱵᱤᱥ ᱴᱟᱠᱟ ᱠᱤᱞᱳ ᱠᱤᱫᱤᱞᱮ ᱵᱤᱥ ᱴᱟᱠᱟ ᱠᱤᱞᱳ ᱡᱩᱫᱤ ᱦᱩᱭᱩᱜᱼᱟ ᱥᱟᱛ ᱥᱚ ᱜᱨᱟᱢ ᱨᱮᱱᱟᱜ ᱫᱟᱢ ᱪᱮᱠᱟᱛᱮ ᱫᱚᱥ ᱴᱟᱠᱟ ᱤᱧ ᱢᱟᱥᱮ ᱦᱤᱥᱟᱹᱵ ᱵᱩᱡᱷᱟᱹᱣᱟᱹᱧ ᱯᱮ ᱤᱧ ᱵᱩᱡᱷᱟᱹᱣᱟᱹᱧ ᱯᱮ ᱩᱱᱤ ᱫᱚ ᱟᱞᱚᱯᱮ ᱵᱩᱡᱷᱟᱹᱣᱮᱭᱟ ᱥᱟᱛ ᱥᱚ ᱜᱨᱟᱢ ᱨᱮᱭᱟᱜ ᱫᱟᱢ ᱦᱩᱭᱩᱜᱼᱟ ᱪᱳᱫᱽᱫᱳ ᱴᱟᱠᱟ ᱵᱤᱥ ᱴᱟᱠᱟ ᱦᱩᱭ ᱞᱮᱱᱠᱷᱟᱱ ᱢᱟ ᱫᱩ ᱴᱟᱠᱟ ᱥᱚ ᱜᱨᱟᱢ ᱦᱩᱭᱱᱟ ᱫᱩ ᱴᱟᱠᱟ ᱥᱚ ᱛᱟᱦᱞᱮ ᱥᱟᱛ ᱥᱚ ᱨᱮᱭᱟᱜ ᱥᱟᱛ ᱫᱩᱜᱩᱱᱟ ᱪᱳᱫᱽᱫᱳ ᱴᱟᱠᱟ ᱟᱨ ᱩᱱᱤ ᱦᱤᱥᱟᱹᱵ ᱪᱮᱠᱟᱛᱮ ᱱᱚᱝᱠᱟᱱ ᱠᱟᱛᱷᱟ ᱯᱮ ᱢᱮᱛᱟ ᱫᱟᱲᱮᱭᱟᱭ ᱠᱟᱱᱟ ᱛᱟᱭᱚᱢ ᱛᱮ ᱩᱱᱠᱩ ᱪᱮᱫ ᱟᱨᱠᱚ ᱢᱮᱱᱟ ᱮᱢᱚᱜ ᱵᱟᱫᱽᱫᱷᱚᱭᱮᱱᱟᱠᱚ ᱟᱨ ᱩᱱᱤ ᱦᱚᱲ ᱤᱧᱤᱧ ᱠᱩᱞᱤ ᱠᱮᱫᱮᱭᱟ ᱛᱤᱨᱤᱥ ᱴᱟᱠᱟ ᱠᱟᱛᱮᱫ ᱮ ᱢᱮᱛᱟᱫᱤᱧᱟ ᱵᱟᱭ ᱠᱚᱢᱟᱜᱼᱟ ᱟᱨ ᱡᱮ ᱪᱮᱫ ᱠᱚ ᱢᱮᱛᱟᱜ ᱠᱟᱱᱟ ᱱᱚᱣᱟ ᱫᱚ ᱱᱚᱝᱠᱟᱧ ᱢᱮᱛᱟᱫᱮ ᱛᱟᱦᱮᱸ ᱠᱟᱱᱟ ᱟᱫᱚᱭ ᱢᱮᱱᱫᱟ ᱦᱟᱭᱨᱮ ᱱᱩᱱᱟᱹᱜ ᱜᱟᱱᱮᱢ ᱞᱮᱞᱦᱟᱣᱟ ᱟᱢ ᱱᱚᱣᱟ ᱵᱟᱢ ᱧᱮᱞ ᱴᱷᱤᱠ ᱠᱟᱜᱼᱟ ᱱᱩᱱᱟᱹᱜ ᱜᱟᱱᱮᱢ ᱞᱮᱞᱦᱟᱣᱟ ᱟᱢ ᱦᱚᱲ ᱦᱚᱯᱚᱱ ᱦᱩᱭ ᱠᱟᱛᱮᱫ ᱱᱚᱣᱟ ᱵᱟᱢ ᱧᱮᱞ ᱴᱷᱤᱠ ᱠᱟᱜᱼᱟ ᱦᱚᱲ ᱜᱮᱢᱟ ᱱᱚᱣᱟ ᱵᱟᱠᱚ ᱧᱮᱞ ᱴᱷᱤᱠ ᱠᱟᱜᱼᱟ ᱟᱨ ᱟᱢ ᱦᱚᱲ ᱦᱚᱯᱚᱱ ᱦᱩᱭ ᱠᱟᱛᱮᱫ ᱱᱚᱣᱟ ᱵᱟᱢ ᱧᱮᱞ ᱴᱷᱤᱠ ᱠᱟᱜᱼᱟ ᱟᱫᱚ ᱤᱧᱤᱧ ᱧᱮᱞ ᱴᱷᱤᱠᱮᱫ ᱠᱟᱱ ᱜᱮᱭᱟ ᱵᱚᱞᱮ ᱟᱫᱚ ᱮᱱᱦᱚᱸᱧ ᱠᱩᱞᱤᱭᱮᱫ ᱢᱮᱭᱟ ᱵᱚᱞᱮ ᱪᱮᱫ ᱠᱚ ᱢᱮᱛᱟᱜ ᱠᱟᱱᱟ ᱦᱮᱸ ᱟᱫᱚ ᱚᱱᱮ ᱚᱱᱠᱟᱭᱮᱱᱟ ᱜᱚᱞᱯᱚ ᱤᱧ ᱱᱩᱱᱟᱹᱜ ᱞᱮᱞᱦᱟ ᱩᱱᱤ ᱦᱚᱲᱮ ᱞᱮᱠᱷᱟ ᱠᱤᱫᱤᱧᱟ ᱟᱨ ᱢᱩᱪᱟᱹᱫ ᱨᱮ ᱤᱧ ᱤᱭᱟᱹ ᱛᱮᱜᱮ ᱩᱱᱤ ᱫᱟᱢ ᱴᱷᱤᱠᱮ ᱧᱟᱢ ᱠᱮᱫᱟ ᱛᱚᱠᱷᱚᱱ ᱫᱚ ᱠᱷᱟᱹᱞᱤ ᱵᱮᱸᱜᱮᱫ ᱟᱹᱫᱤᱧᱟ ᱟᱨ ᱪᱮᱫ ᱦᱚᱸ ᱵᱟᱭ ᱢᱮᱱ ᱞᱮᱫᱟ ᱱᱚᱜᱼᱚ ᱱᱚᱝᱠᱟᱭᱮᱱᱟ ᱠᱟᱛᱷᱟ ᱫᱚ ᱦᱚᱲ ᱦᱚᱲ ᱨᱮ ᱵᱚᱞᱮ ᱦᱚᱲ ᱱᱩᱱᱟᱹᱜ ᱪᱟᱞᱟᱠᱤ ᱵᱚᱱ ᱦᱩᱫᱤᱥᱚᱜᱼᱟ ᱟᱹᱰᱤ ᱪᱟᱞᱟᱠᱤ ᱟᱨ ᱮᱴᱟᱜ ᱡᱟᱹᱛ ᱵᱚᱞᱮ ᱮᱠᱫᱚᱢ ᱟᱹᱰᱤ ᱞᱮᱞᱦᱟ ᱱᱚᱝᱠᱟ ᱠᱚ ᱵᱮᱱᱟᱣ ᱫᱟᱲᱮ ᱟᱵᱚᱱᱟ ᱟᱹᱰᱤ ᱞᱮᱞᱦᱟ ᱟᱫᱚ ᱢᱟ ᱧᱮᱞ ᱯᱮ ᱵᱚᱭᱦᱟ ᱠᱚ ᱥᱟᱹᱨᱤ ᱜᱮ ᱩᱱᱤ ᱦᱚᱲ ᱤᱧᱮ ᱢᱮᱛᱟᱹᱧ ᱠᱟᱱᱟ ᱱᱩᱱᱟᱹᱜ ᱜᱟᱱᱮᱢ ᱵᱚᱠᱟᱣᱟ ᱱᱚᱣᱟ ᱨᱮᱱᱟᱜ ᱧᱩᱛᱩᱢ ᱵᱟᱢ ᱵᱟᱰᱟᱭᱟ ᱦᱮᱸ ᱟᱫᱚ ᱤᱧᱤᱧ ᱢᱮᱛᱟᱭ ᱠᱟᱱᱟ ᱥᱟᱝ ᱠᱚ ᱢᱮᱛᱟᱜ ᱠᱟᱱ ᱚ ᱥᱟᱝ ᱠᱚ ᱢᱮᱛᱟᱜᱼᱟ ᱟᱫᱚ ᱦᱮᱸ ᱥᱟᱝ ᱠᱚ ᱢᱮᱛᱟᱜᱼᱟ ᱛᱟᱦᱚᱞᱮ ᱪᱤᱠᱟᱹᱛᱮᱢ ᱢᱮᱱ ᱠᱮᱫᱟ ᱟᱨ ᱱᱚᱝᱠᱟᱭᱮᱱᱟ ᱜᱚᱞᱯᱚ ᱤᱧ ᱥᱚᱸᱜᱮ ᱩᱱᱤ ᱱᱚᱝᱠᱟᱱ ᱠᱟᱛᱷᱟᱭ ᱢᱮᱱ ᱠᱮᱫᱟ ᱟᱫᱚ ᱱᱚᱣᱟ ᱟᱢ ᱠᱚᱢ ᱫᱟᱢ ᱛᱮᱢ ᱧᱟᱢᱟ ᱠᱚᱢ ᱫᱟᱢ ᱛᱮᱢ ᱧᱟᱢᱟ ᱱᱚᱣᱟ ᱢᱟ ᱮᱢᱱᱤ ᱛᱮᱦᱚᱸ ᱵᱟᱝ ᱧᱟᱢᱚᱜᱚᱜ ᱠᱟᱱ ᱛᱤᱨᱤᱥ ᱴᱟᱠᱟ ᱠᱟᱛᱮ ᱞᱟᱜᱟᱣ ᱟᱢᱟ ᱤᱧ ᱱᱚᱝᱠᱟᱱ ᱠᱟᱛᱷᱟᱭ ᱢᱮᱛᱟᱣ ᱫᱤᱧᱟ ᱟᱨ ᱩᱱᱠᱩ ᱮᱴᱟᱜ ᱡᱟᱹᱛ ᱫᱚ ᱵᱤᱥ ᱴᱟᱠᱟ ᱠᱤᱞᱳ ᱠᱮᱫ ᱠᱚᱣᱟᱭ ᱟᱨᱦᱚᱸ ᱥᱟᱛ ᱥᱚ ᱜᱨᱟᱢ ᱥᱟᱲᱮ ᱥᱟᱛ ᱥᱚ ᱜᱨᱟᱢ ᱱᱚᱝᱠᱟᱭ ᱚᱡᱚᱱᱟᱜ ᱠᱚᱣᱟ ᱟᱨ ᱫᱚᱥ ᱴᱟᱠᱟ ᱠᱟᱛᱮ ᱯᱚᱭᱥᱟ ᱟᱛᱟᱝ ᱞᱟᱹᱜᱤᱫ ᱛᱮᱭ ᱞᱟᱦᱟ ᱠᱮᱫᱟ ᱟᱨ ᱴᱷᱤᱠ ᱚᱱᱟ ᱚᱠᱛᱮ ᱨᱮ ᱤᱧᱤᱧ ᱨᱚᱲ ᱫᱟᱨᱟᱢ ᱠᱮᱫ ᱠᱷᱟᱱ ᱩᱱᱠᱩ ᱠᱚ ᱮᱢᱚᱜ ᱠᱚ ᱵᱟᱫᱽᱫᱷᱚᱭᱮᱱᱟ ᱛᱟᱭᱚᱢ ᱛᱮ ᱱᱚᱜᱼᱚ ᱱᱚᱝᱠᱟ ᱟᱵᱚ ᱥᱟᱱᱛᱟᱲ ᱫᱚ ᱥᱟᱹᱨᱤ ᱜᱮ ᱮᱴᱟᱜ ᱡᱟᱹᱛ ᱠᱚ ᱥᱚᱸᱜᱮ ᱫᱚ ᱛᱷᱚᱲᱟ ᱜᱟᱱ ᱦᱚᱸ ᱦᱤᱥᱟᱹᱵ ᱛᱮᱦᱚᱸ ᱵᱟᱵᱚᱱ ᱫᱟᱲᱮᱭᱟᱜᱼᱟ ᱛᱚᱨᱠᱚ ᱛᱮᱦᱚᱸ ᱵᱟᱵᱚᱱ ᱫᱟᱲᱮᱭᱟᱜᱼᱟ ᱪᱮᱫ ᱛᱮᱦᱚᱸ ᱵᱟᱵᱚᱱ ᱫᱟᱲᱮᱭᱟᱜᱼᱟ ᱟᱨ ᱦᱚᱲ ᱦᱚᱲ ᱨᱮᱫᱚ ᱵᱚᱞᱮ ᱮᱠᱫᱚᱢ ᱵᱩᱠ ᱯᱷᱩᱞᱮ ᱱᱩᱱᱟᱹᱜ ᱜᱟᱱ ᱟᱢ ᱫᱚᱢ ᱞᱮᱞᱦᱟᱣᱟ ᱱᱩᱱᱟᱹᱜ ᱜᱟᱱ ᱟᱢ ᱫᱚ ᱵᱟᱢ ᱵᱟᱰᱟᱭᱟ ᱟᱢ ᱫᱚ ᱵᱟᱢ ᱵᱟᱰᱟᱭᱟ ᱵᱚᱞᱮ ᱟᱡ ᱫᱚ ᱟᱹᱰᱤᱭ ᱵᱟᱰᱟᱭᱟ ᱟᱹᱰᱤ ᱛᱮᱫ ᱵᱚᱱ ᱵᱟᱰᱟᱭᱟ ᱦᱚᱲ ᱦᱚᱲ ᱨᱮᱫᱚ ᱮᱴᱟᱜ ᱡᱟᱹᱛ ᱨᱮᱫᱚ ᱵᱚᱱ ᱞᱮᱞᱦᱟᱜ ᱠᱟᱱᱟ ᱟᱫᱚ ᱵᱚᱭᱦᱟ ᱠᱚ ᱚᱱᱟᱛᱮ ᱱᱚᱣᱟ ᱠᱟᱛᱷᱟ ᱵᱚᱱ ᱪᱮᱫ ᱢᱟ ᱡᱟᱦᱟᱸᱭ ᱡᱟᱦᱟᱱᱟᱜ ᱠᱩᱞᱤ ᱢᱮᱠᱷᱟᱱ ᱟᱢ ᱢᱚᱡᱽ ᱛᱮ ᱞᱟᱹᱭᱟᱭ ᱢᱮ ᱫᱟᱫᱟ ᱥᱮ ᱵᱟᱹᱵᱩ ᱥᱮ ᱢᱟᱨᱟᱝ ᱵᱟ ᱥᱮ ᱦᱚᱯᱚᱱ ᱵᱟ ᱵᱟᱢ ᱵᱟᱰᱟᱭᱟ ᱠᱩᱞᱤᱭᱤᱫᱤᱧ ᱠᱟᱱᱟᱢ ᱱᱚᱣᱟ ᱫᱚ ᱱᱚᱣᱟ ᱠᱚ ᱢᱮᱛᱟᱜᱼᱟ ᱢᱟ ᱚ ᱛᱟᱦᱚᱞᱮ ᱴᱷᱤᱠ ᱜᱮᱭᱟ ᱚᱱᱟ ᱜᱤᱧ ᱦᱩᱫᱤᱥᱚᱜ ᱠᱟᱱ ᱛᱟᱦᱮᱱᱟ ᱤᱧ ᱢᱟᱹᱧ ᱵᱟᱰᱟᱭ ᱱᱚᱝᱠᱟ ᱠᱚ ᱢᱮᱛᱟᱜᱼᱟ ᱯᱟᱥᱮᱡ ᱟᱨᱦᱚᱸ ᱪᱮᱫ ᱠᱟᱱ ᱥᱮ ᱪᱮᱫ ᱞᱮᱠᱟ ᱠᱚ ᱢᱮᱛᱟᱜ ᱦᱮᱸ ᱟᱫᱚ ᱚᱱᱠᱟ ᱵᱟᱝ ᱠᱟᱛᱮ ᱟᱵᱚ ᱫᱚ ᱜᱚᱨᱚᱢ ᱡᱟᱦᱟᱸᱭ ᱵᱚᱱ ᱩᱫᱩᱜ ᱟᱭᱟ ᱟᱫᱚ ᱟᱢ ᱡᱚᱠᱷᱚᱱ ᱵᱮᱵᱩᱡᱽ ᱞᱮᱱ ᱠᱷᱟᱱ ᱮᱢ ᱛᱟᱦᱚᱞᱮ ᱛᱚᱠᱷᱚᱱ ᱩᱱᱤ ᱫᱚ ᱪᱤᱠᱟᱹ ᱛᱮᱭ ᱜᱚᱲᱚ ᱠᱮᱢᱟ ᱟᱫᱚ ᱢᱤᱫ ᱦᱚᱲ ᱯᱟᱥᱮ ᱨᱮᱱᱮ ᱢᱮᱛᱟᱹᱧ ᱠᱟᱱᱟ ᱟᱨᱮ ᱟᱨ ᱩᱱᱤ ᱦᱚᱲ ᱟᱢ ᱜᱮᱭ ᱟᱸᱡᱚᱢᱟᱜ ᱢᱮᱭᱟ ᱱᱚᱝᱠᱟ ᱵᱚᱠᱟᱭ ᱞᱮᱠᱷᱟ ᱠᱮᱫ ᱢᱮᱭᱟ ᱟᱨ ᱦᱟᱸᱜ ᱩᱱᱤ ᱜᱮ ᱟᱢ ᱦᱤᱥᱟᱹᱵᱮᱢ ᱞᱟᱹᱭ ᱠᱮᱫ ᱛᱮ ᱵᱟᱹᱲᱛᱤ ᱯᱚᱭᱥᱟᱭ ᱧᱟᱢ ᱠᱮᱫᱟ ᱟᱫᱚ ᱤᱧᱤᱧ ᱢᱮᱱ ᱠᱮᱫᱟ ᱪᱤᱠᱟᱹᱭᱟᱢ ᱟᱵᱚ ᱥᱟᱱᱛᱟᱞ ᱫᱚ ᱠᱚ ᱚᱱᱠᱟᱱ ᱜᱮᱭᱟ ᱠᱚ ᱵᱟᱠᱚ ᱵᱩᱡᱷᱟᱹᱣ ᱟᱠᱚ ᱪᱮᱫ ᱟᱨ ᱮᱢ ᱢᱮᱛᱟ ᱠᱚᱣᱟ ᱟᱵᱚ ᱫᱚ ᱠᱚ ᱟᱵᱚ ᱨᱮᱱ ᱥᱟᱱᱛᱟᱞ ᱜᱮ ᱜᱚᱴᱟ ᱴᱟᱺᱰᱤ ᱠᱚ ᱚᱱᱠᱟᱱ ᱜᱮᱭᱟ ᱚᱲᱟᱜ ᱚᱲᱟᱜ ᱨᱮᱱ ᱦᱚᱸ ᱡᱩᱨᱤ ᱯᱟᱹᱨᱤ ᱛᱟᱞᱟ ᱨᱮᱦᱚᱸ ᱵᱟᱵᱟ ᱦᱚᱲ ᱦᱚᱸᱭ ᱢᱮᱱᱟ ᱟᱡ ᱨᱮᱱ ᱟᱭᱳᱣᱟᱜ ᱠᱟᱛᱷᱟᱭ ᱢᱮᱱᱟ ᱟᱡ ᱵᱟᱹᱦᱩᱣᱟᱜ ᱠᱟᱛᱷᱟᱭ ᱢᱮᱱᱟ ᱪᱮᱫ ᱛᱮᱫ ᱵᱟᱰᱟᱭᱟ ᱩᱱᱤ ᱫᱚ ᱪᱚᱴ ᱢᱩᱸ ᱨᱮ ᱵᱩᱫᱽᱫᱷᱤ ᱢᱮᱱᱟᱜ ᱛᱟᱭᱟ ᱪᱮᱫ ᱛᱮᱫ ᱮ ᱵᱟᱰᱟᱭᱟ ᱪᱮᱫ ᱛᱮᱫ ᱮ ᱵᱟᱰᱟᱭᱟ ᱱᱤᱡᱮᱨ ᱵᱟᱹᱦᱩ ᱠᱩᱲᱤᱭᱟᱜ ᱠᱟᱛᱷᱟ ᱱᱚᱝᱠᱟᱭ ᱢᱮᱱᱟ ᱵᱟᱵᱟ ᱦᱚᱲ ᱤᱱᱟᱹ ᱠᱟᱛᱮ ᱵᱟᱹᱦᱩ ᱠᱩᱲᱤ ᱦᱚᱸᱭ ᱢᱮᱱᱟ ᱟᱞᱮ ᱨᱮᱱ ᱫᱚ ᱪᱮᱫ ᱰᱷᱚᱝᱠᱟ ᱚᱱᱟ ᱪᱮᱫ ᱮ ᱵᱟᱲᱟᱭᱟ ᱟᱞᱮ ᱨᱮᱱ ᱫᱚ ᱪᱮᱫ ᱪᱮᱫ ᱮ ᱵᱟᱲᱟᱭᱟ ᱟᱞᱮ ᱨᱮᱱ ᱫᱚ ᱢᱟᱱᱮ ᱟᱵᱚᱣᱟᱜ ᱜᱮ ᱱᱚᱜᱼᱚ ᱱᱚᱝᱠᱟ ᱠᱟᱛᱷᱟ ᱟᱵᱚ ᱟᱵᱚ ᱛᱮ ᱱᱤᱡᱮᱨ ᱱᱤᱡᱮ ᱵᱚᱱ ᱱᱮᱜᱽᱞᱮᱠᱴᱚᱜᱼᱟ ᱰᱷᱮᱨ ᱚᱠᱛᱮ ᱨᱮ ᱤᱱᱟᱹ ᱠᱟᱛᱮ ᱠᱩᱲᱤ ᱠᱚᱲᱟ ᱜᱤᱫᱽᱨᱟᱹ ᱠᱚᱦᱚᱸ ᱦᱚᱯᱚᱱ ᱠᱚᱦᱚᱸ ᱟᱭᱢᱟ ᱚᱠᱛᱮ ᱨᱮ ᱜᱚᱜᱚ ᱵᱟᱵᱟᱣᱟᱜ ᱠᱟᱛᱷᱟ ᱠᱚ ᱢᱮᱱᱟ ᱤᱧ ᱵᱟᱵᱟ ᱫᱚ ᱪᱮᱫ ᱮᱢ ᱢᱮᱛᱟᱭᱟ ᱤᱧ ᱵᱟᱵᱟᱣᱟᱜ ᱠᱟᱨᱚᱱᱟᱜ ᱛᱮᱜᱮ ᱪᱮᱫ ᱦᱚᱸ ᱵᱟᱞᱮ ᱪᱤᱠᱟᱹ ᱫᱟᱲᱮᱭᱟᱫᱟ ᱪᱮᱫ ᱦᱚᱸ ᱵᱟᱭ ᱰᱷᱚᱝ ᱫᱟᱲᱮᱭᱟᱫᱟ ᱤᱧ ᱵᱟᱵᱟ ᱫᱚ ᱪᱮᱫ ᱦᱚᱸ ᱟᱹᱰᱤ ᱛᱮᱫ ᱟᱹᱰᱤ ᱛᱮᱫ ᱟᱹᱰᱤ ᱛᱮᱫ ᱟᱹᱰᱤ ᱵᱚᱠᱟ ᱦᱚᱲᱮ ᱛᱟᱦᱮᱸ ᱠᱟᱱᱟ ᱟᱭᱢᱟ ᱚᱠᱛᱮ ᱨᱮ ᱱᱚᱝᱠᱟᱱ ᱠᱟᱛᱷᱟ ᱠᱚᱵᱚᱱ ᱢᱮᱱᱟ ᱮᱴᱟᱜ ᱦᱚᱲ ᱦᱚᱸᱵᱚᱱ ᱫᱩᱥᱤ ᱠᱚᱣᱟ ᱱᱤᱡᱮ ᱦᱚᱸᱵᱚᱱ ᱫᱩᱥᱤᱜᱼᱟ ᱟᱹᱰᱰᱤ ᱛᱮᱫ ᱱᱚᱝᱠᱟᱱᱟᱜ ᱠᱟᱛᱷᱟ᱾ ᱟᱫᱚ ᱚᱱᱟ ᱛᱮᱧ ᱢᱮᱱ ᱠᱮᱭᱟ ᱵᱟᱝ, ᱵᱟᱵᱚᱱ ᱫᱩᱥᱤ ᱠᱚᱣᱟ, ᱟᱢᱮᱢ ᱵᱟᱰᱟᱭᱟ ᱞᱟᱹᱭ ᱦᱟᱹᱴᱤᱧ ᱢᱮ, ᱟᱢᱮᱢ ᱵᱟᱰᱟᱭᱟ ᱞᱟᱹᱭ ᱦᱟᱹᱴᱤᱧ ᱢᱮ᱾ ᱟᱨ ᱵᱟᱢ ᱵᱟᱰᱟᱭ ᱠᱷᱟᱡ ᱥᱟᱯᱷᱟ ᱛᱮ ᱠᱩᱞᱤ ᱡᱚᱝᱟᱜ ᱢᱮ ᱵᱟᱹᱧ ᱵᱟᱰᱟᱭᱟ᱾ ᱛᱚᱵᱮ ᱟᱵᱚ ᱛᱟᱞᱟ ᱨᱮ ᱚᱱᱠᱟ ᱡᱟᱦᱟᱸᱭᱟᱜ ᱱᱚᱝᱠᱟ ᱱᱮᱜᱽᱞᱮᱠᱴ, ᱱᱚᱝᱠᱟ ᱰᱟᱣᱚᱱ ᱱᱚᱝᱠᱟᱱ ᱠᱟᱛᱷᱟ ᱫᱚ ᱟᱞᱚ ᱵᱚᱱ ᱞᱟᱹᱭ, ᱟᱞᱚ ᱵᱚᱱ ᱨᱚᱲ᱾ ᱮᱴᱟᱜ ᱡᱟᱹᱛ ᱛᱟᱦᱞᱮ ᱟᱵᱚ ᱠᱚ ᱵᱩᱡᱷᱟᱹᱣ ᱵᱚᱱᱟ ᱡᱮ ᱱᱩᱠᱩ ᱛᱤᱱᱟᱹᱜ ᱥᱩᱞᱩᱠ ᱡᱟᱹᱛᱤ ᱠᱟᱱᱟ ᱠᱚ᱾ ᱩᱱᱟᱹᱜ ᱥᱚᱞᱦᱚ ᱡᱟᱹᱛᱤ ᱠᱟᱱᱟ ᱠᱚ᱾ ᱟᱵᱚ ᱫᱚ ᱥᱩᱞᱩᱠ ᱥᱚᱞᱦᱚ ᱥᱟᱹᱜᱟᱹᱭ ᱫᱚᱦᱚ ᱠᱟᱛᱮ ᱥᱟᱱᱟᱢ ᱦᱚᱲ ᱠᱚ ᱥᱚᱸᱜᱮ ᱜᱟᱞᱢᱟᱨᱟᱜ ᱟᱵᱚᱱ, ᱞᱟᱹᱭ ᱦᱟᱯᱟᱴᱤᱧ ᱟᱵᱚᱱ ᱢᱤᱫᱴᱮᱱ ᱢᱚᱡᱽ ᱱᱟᱢᱩᱱᱟ᱾ ᱛᱚᱵᱮ ᱥᱮ ᱵᱟᱝ ᱥᱚᱨᱚᱥ ᱡᱟᱹᱛ ᱠᱟᱱᱟ ᱵᱚᱱ ᱵᱚᱞᱮ ᱤᱧ ᱢᱟᱹᱧ ᱢᱮᱱᱮᱫ ᱠᱟᱱ ᱱᱚᱣᱟ ᱫᱷᱩᱲᱤ ᱫᱷᱟᱹᱨᱛᱤ ᱨᱮ ᱡᱚᱛᱚ ᱠᱷᱚᱱ ᱥᱟᱱᱛᱟᱞ ᱜᱮ ᱥᱚᱨᱚᱥ ᱡᱟᱹᱛ᱾ ᱟᱵᱚ ᱛᱟᱞᱟ ᱨᱮ ᱞᱟᱹᱲᱦᱟᱹᱭ ᱛᱟᱯᱟᱢ ᱡᱷᱚᱜᱽᱲᱟ ᱡᱷᱟᱹᱴᱤ ᱵᱟᱵᱚᱱ ᱫᱚᱦᱚᱭᱟ᱾ ᱮᱴᱟᱜ ᱡᱟᱹᱛ ᱫᱚ ᱥᱮᱛᱟ ᱞᱮᱠᱟ ᱠᱚ ᱞᱟᱹᱲᱦᱟᱹᱭᱚᱜᱼᱟ, ᱢᱤᱫ ᱞᱟᱹᱲᱦᱟᱹᱭᱚᱜ ᱠᱚ ᱛᱟᱦᱮᱸᱱᱟ᱾ ᱵᱟᱡᱟᱨ ᱥᱮᱛᱟ ᱦᱚᱸ ᱠᱚ ᱞᱟᱹᱲᱦᱟᱹᱭᱚᱜᱼᱟ ᱟᱨ ᱵᱟᱡᱟᱨ ᱨᱮᱱ ᱫᱤᱠᱩ ᱦᱚᱸ ᱠᱚ ᱞᱟᱹᱲᱦᱟᱹᱭᱚᱜᱼᱟ᱾ ᱛᱚᱵᱮ ᱟᱵᱚ ᱥᱟᱱᱛᱟᱞ ᱫᱚ ᱞᱟᱹᱲᱦᱟᱹᱭ ᱢᱟ ᱫᱩᱨᱮᱨ ᱠᱟᱛᱷᱟ ᱡᱷᱚᱜᱽᱲᱟ ᱦᱚᱸ ᱟᱞᱚ ᱵᱚᱱ ᱡᱷᱚᱜᱽᱲᱟᱜ ᱢᱟ᱾ ᱟᱞᱚ ᱵᱚᱱ ᱡᱷᱚᱜᱽᱲᱟᱜ ᱢᱟ ᱟᱨ ᱟᱹᱰᱤ ᱢᱚᱡᱽ ᱵᱚᱱ ᱛᱟᱦᱮᱸᱱ ᱢᱟ᱾ ᱥᱟᱱᱛᱤ ᱯᱨᱚᱠᱨᱤᱛᱤᱨ ᱢᱟᱱᱩᱥ ᱢᱮᱱ ᱜᱮᱭᱟ ᱠᱚ ᱡᱚᱛᱚ ᱠᱷᱚᱱ ᱥᱟᱱᱛᱤ ᱯᱨᱚᱠᱨᱤᱛᱤᱨ ᱢᱟᱱᱩᱥ᱾ ᱪᱮᱫᱟᱜ ᱡᱮ ᱮᱴᱟᱜ ᱡᱟᱹᱛ ᱴᱷᱮᱱ ᱟᱵᱚ ᱫᱚᱵᱚᱱ ᱥᱟᱱᱛᱤ ᱯᱨᱚᱠᱨᱤᱛᱤᱨ ᱢᱟᱱᱩᱥ ᱠᱟᱱᱟ᱾ ᱵᱚᱞᱮ ᱩᱱᱠᱩ ᱥᱚᱸᱜᱮ ᱵᱟᱵᱚᱱ ᱢᱟᱢᱞᱟ ᱡᱷᱟᱢᱞᱟᱜᱼᱟ᱾ ᱩᱱᱠᱩ ᱡᱟᱦᱟᱸᱭ ᱮᱴᱟᱜ ᱡᱟᱹᱛ ᱠᱚ ᱛᱟᱦᱮᱸ ᱞᱮᱱᱠᱷᱟᱱ ᱪᱤᱠᱟᱹᱭᱤᱡ ᱟᱢ ᱭᱟ ᱮᱴᱟᱜ ᱡᱟᱹᱛ ᱠᱟᱱᱟᱭ ᱪᱤᱠᱟᱹᱭᱤᱡ ᱟᱢ ᱛᱤᱱᱟᱹᱜ ᱮᱢ ᱡᱷᱟᱢᱞᱟᱜᱼᱟ ᱢᱟ ᱟᱲᱟᱜ ᱜᱤᱰᱤ ᱠᱟᱜ ᱢᱮ ᱢᱟ ᱟᱲᱟᱜ ᱠᱟᱭ ᱢᱮ ᱮᱴᱟᱜ ᱡᱟᱹᱛ ᱠᱷᱟᱹᱛᱤᱨ ᱛᱮ ᱱᱚᱝᱠᱟ ᱫᱚᱵᱚᱱ ᱢᱮᱱᱟ ᱢᱮᱱᱠᱷᱟᱱ ᱦᱚᱲ ᱦᱚᱲ ᱨᱮ ᱟᱯᱱᱟᱨ ᱵᱚᱭᱦᱟ ᱨᱮᱦᱚᱸ ᱵᱚᱱ ᱢᱮᱱᱟᱧ ᱟᱲᱟᱜ ᱜᱤᱰᱤ ᱠᱟᱹᱭᱟᱹᱧ ᱟᱲᱟᱜ ᱜᱤᱰᱤ ᱠᱟᱹᱭᱟᱹᱧ ᱱᱤᱡᱮᱨ ᱵᱟᱵᱟ ᱦᱚᱸ ᱟᱭᱢᱟ ᱚᱠᱛᱮ ᱨᱮ ᱠᱚ ᱢᱮᱱᱟ ᱟᱲᱟᱜ ᱜᱤᱰᱤ ᱠᱟᱹᱭᱟᱹᱧ ᱵᱟᱭ ᱡᱩᱫᱤ ᱵᱟᱭ ᱵᱚᱞᱚ ᱚᱪᱚᱣᱟᱹᱧᱟ ᱡᱩᱛ ᱠᱟᱛᱮᱧ ᱟᱲᱟᱜᱮᱭᱟ ᱡᱩᱢᱤ ᱡᱩᱫᱤ ᱵᱟᱭ ᱮᱢᱟ ᱟᱹᱫᱤᱧ ᱡᱩᱛ ᱠᱟᱛᱮᱧ ᱟᱲᱟᱜᱮᱭᱟ ᱤᱧ ᱢᱟᱱᱮ ᱱᱤᱡᱮᱨ ᱵᱚᱭᱦᱟ ᱢᱤᱥᱨᱟ ᱱᱤᱡᱮᱨ ᱜᱚᱜᱚ ᱵᱟᱵᱟ ᱛᱟᱞᱟ ᱨᱮᱫᱚ ᱟᱵᱚ ᱟᱹᱰᱤ ᱫᱟᱯᱚᱴ ᱵᱚᱱ ᱩᱫᱩᱜᱟ ᱟᱨ ᱮᱴᱟᱜ ᱡᱟᱹᱛ ᱴᱷᱮᱱ ᱫᱚ ᱮᱠᱫᱚᱢ ᱢᱟᱱᱮ ᱪᱮᱫ ᱟᱨᱮᱢ ᱢᱮᱱᱟ ᱩᱱᱠᱩ ᱠᱩᱛᱱᱤ ᱥᱮᱛᱟ ᱠᱚ ᱞᱮᱠᱟ ᱥᱮ ᱮᱴᱟᱜ ᱴᱚᱞᱟ ᱨᱮᱱ ᱥᱮᱛᱟ ᱠᱚ ᱞᱮᱠᱟ ᱪᱟᱰᱵᱚᱞ ᱜᱟᱹᱲᱯᱩᱡ ᱵᱚᱞᱚᱜ ᱞᱮᱠᱟ ᱵᱟᱵᱚᱱ ᱨᱚᱲ ᱫᱟᱲᱮᱭᱟᱜᱼᱟ ᱵᱟᱵᱚᱱ ᱯᱨᱚᱛᱤᱵᱟᱫᱽ ᱫᱟᱲᱮᱭᱟᱜᱼᱟ ᱟᱫᱚ ᱚᱱᱠᱟ ᱫᱚ ᱵᱟᱝ ᱦᱚᱲ ᱦᱚᱲ ᱛᱟᱞᱟ ᱨᱮᱫᱚ ᱢᱤᱫ ᱟᱲᱟᱝ ᱢᱤᱫ ᱛᱟᱲᱟᱢ ᱵᱟᱵᱚᱱ ᱡᱷᱟᱢᱞᱟᱜ ᱟᱨ ᱢᱚᱡᱽ ᱛᱮᱵᱚᱱ ᱞᱟᱹᱭ ᱦᱟᱹᱴᱤᱧ ᱡᱚᱝᱟ ᱟᱨ ᱮᱴᱟᱜ ᱡᱟᱹᱛ ᱥᱚᱸᱜᱮ ᱟᱵᱚ ᱡᱩᱠᱛᱤ ᱛᱚᱨᱠᱚ ᱥᱟᱞᱟᱜ ᱵᱚᱱ ᱜᱟᱞᱢᱟᱨᱟᱜ ᱟᱨ ᱩᱱᱠᱩ ᱫᱚᱵᱚᱱ ᱦᱟᱨᱟᱣ ᱠᱚ ᱟᱨ ᱩᱱᱠᱩ ᱫᱚᱵᱚᱱ ᱦᱟᱨᱟᱣ ᱠᱚᱣᱟ ᱟᱨ ᱠᱚ ᱦᱟᱨᱟᱣ ᱜᱮᱭᱟ ᱢᱮᱱᱠᱷᱟᱱ ᱛᱮᱦᱮᱧ ᱟᱵᱚ ᱫᱚ ᱪᱮᱫ ᱞᱮᱠᱟᱜ ᱠᱟᱱᱟ ᱰᱷᱮᱨ ᱚᱠᱛᱮ ᱨᱮ ᱜᱳᱞ ᱯᱳᱥᱴ ᱨᱮ ᱯᱷᱟᱣᱩᱞ ᱦᱩᱭᱩᱜᱚᱜ ᱠᱟᱱᱟ ᱚᱱᱟ ᱛᱮᱜᱮ ᱵᱚᱱ ᱜᱳᱞ ᱦᱚᱪᱚᱜ ᱠᱟᱱᱟ ᱜᱟᱛᱮ ᱫᱚ ᱢᱚᱡᱽ ᱜᱮ ᱪᱟᱞᱟᱜ ᱠᱟᱱ ᱛᱟᱵᱚᱱᱟ ᱮᱢᱱᱤ ᱚᱠᱛᱮ ᱨᱮ ᱟᱵᱚᱣᱟᱜ ᱨᱚᱲ ᱞᱟᱸᱫᱟ ᱟᱹᱰᱤ ᱱᱟᱭ ᱱᱟᱯᱟᱭ ᱛᱟᱵᱚᱱᱟ ᱟᱵᱚᱣᱟᱜ ᱟᱹᱨᱤ ᱪᱟᱹᱞᱤ ᱮᱱᱮᱡ ᱥᱮᱨᱮᱧ ᱥᱟᱱᱟᱢᱟᱜ ᱜᱮ ᱟᱹᱰᱤ ᱛᱮᱫ ᱱᱟᱯᱟᱭ ᱛᱟᱵᱚᱱᱟ ᱢᱮᱱᱠᱷᱟᱱ ᱢᱩᱪᱟᱹᱫ ᱚᱠᱛᱮ ᱨᱮ ᱟᱵᱚᱣᱟᱜ ᱜᱳᱞ ᱯᱳᱥᱴ ᱨᱮ ᱯᱷᱟᱣᱩᱞ ᱦᱩᱭᱩᱜ ᱠᱟᱱᱟ ᱟᱨ ᱵᱚᱱ ᱦᱟᱨᱟᱣ ᱦᱚᱪᱚᱜ ᱠᱟᱱᱟ ᱱᱚᱝᱠᱟ ᱦᱩᱭᱩᱜᱚᱜ ᱠᱟᱱᱟ ᱥᱟᱹᱨᱤ ᱜᱮ ᱠᱟᱹᱴᱤᱡ ᱠᱷᱚᱱ ᱢᱚᱡᱽ ᱜᱮᱵᱚᱱ ᱜᱟᱛᱮᱜᱼᱟ ᱢᱚᱡᱽ ᱜᱮᱵᱚᱱ ᱜᱟᱛᱮᱜᱼᱟ ᱠᱟᱹᱴᱤᱡ ᱠᱟᱹᱴᱤᱡ ᱠᱷᱚᱱ ᱠᱟᱹᱴᱤᱡ ᱨᱮ ᱠᱩᱲᱤ ᱠᱚᱲᱟ ᱜᱤᱫᱽᱨᱟᱹ ᱪᱮᱫ ᱠᱚ ᱪᱤᱠᱟᱹᱭᱟ ᱵᱟᱹᱦᱩ ᱠᱩᱲᱤ ᱠᱚᱲᱟ ᱥᱟᱠᱟᱢ ᱨᱮᱱ ᱠᱚ ᱵᱮᱱᱟᱣ ᱠᱚᱣᱟ ᱵᱮᱱᱟᱣ ᱠᱟᱛᱮᱫ ᱠᱚ ᱪᱤᱠᱟᱹ ᱠᱚᱣᱟ ᱵᱟᱯᱞᱟ ᱪᱷᱤᱰᱟᱹᱣ ᱩᱛᱟᱹᱨ ᱱᱚᱝᱠᱟᱱ ᱫᱟᱭᱤᱛᱛᱚ ᱠᱚ ᱯᱟᱞᱚᱱᱟ ᱫᱤᱠᱩ ᱯᱩᱥᱤ ᱨᱮᱫᱚ ᱚᱱᱠᱟᱱᱟᱜ ᱫᱚ ᱵᱟᱹᱱᱩᱜᱼᱟ ᱠᱟᱹᱴᱤᱡ ᱠᱩᱲᱤ ᱠᱚᱲᱟ ᱥᱟᱠᱟᱢ ᱨᱮᱱ ᱜᱤᱫᱽᱨᱟᱹ ᱠᱚ ᱠᱩᱲᱤ ᱠᱚᱲᱟ ᱠᱚ ᱵᱟᱱᱟᱢ ᱵᱮᱱᱟᱣ ᱠᱚᱣᱟ ᱵᱟᱹᱦᱩ ᱠᱩᱲᱤ ᱠᱚᱲᱟ ᱟᱨ ᱠᱚ ᱵᱟᱯᱞᱟᱜᱼᱟ ᱪᱷᱟᱹᱰᱟᱹᱣ ᱩᱛᱟᱹᱨ ᱠᱚᱣᱟ ᱥᱚᱸᱜᱮ ᱛᱮ ᱵᱟᱯᱞᱟ ᱵᱟᱹᱠᱤ ᱵᱟᱠᱚ ᱫᱚᱦᱚᱭᱟ ᱛᱚ ᱚᱱᱠᱟ ᱜᱮ ᱟᱵᱚ ᱨᱮᱱ ᱜᱚᱜᱚ ᱵᱟᱵᱟ ᱠᱚᱦᱚᱸ ᱞᱟᱦᱟ ᱫᱤᱱ ᱨᱮᱱ ᱠᱚ ᱛᱟᱦᱮᱸ ᱠᱟᱱᱟ ᱠᱚ ᱠᱩᱲᱤ ᱠᱚᱲᱟ ᱜᱤᱫᱽᱨᱟᱹ ᱡᱚᱛᱚ ᱠᱚ ᱵᱟᱯᱞᱟ ᱪᱷᱟᱹᱰᱟᱹᱣ ᱮᱫ ᱠᱚ ᱛᱟᱦᱮᱸ ᱠᱟᱱᱟ ᱟᱨ ᱛᱮᱦᱮᱧᱟᱜ ᱫᱤᱱ ᱨᱮ ᱛᱟᱭᱚᱢ ᱛᱟᱦᱮᱸ ᱠᱟᱱᱟ ᱵᱚᱱ ᱛᱟᱭᱚᱢᱚᱜ ᱠᱟᱱᱟ ᱵᱚᱱ ᱪᱮᱫᱟᱜ ᱟᱭᱢᱟ ᱠᱩᱲᱤ ᱠᱚᱲᱟ ᱦᱚᱲ ᱵᱮᱜᱚᱨ ᱵᱟᱯᱞᱟ ᱛᱮᱠᱚ ᱛᱟᱦᱮᱱ ᱠᱟᱱᱟ ᱵᱟᱝ ᱵᱟᱵᱚᱱ ᱮᱫᱽᱨᱮ ᱥᱟᱺᱜᱤᱧᱚᱜ ᱠᱩᱲᱤ ᱜᱤᱫᱽᱨᱟᱹ ᱠᱚᱲᱟ ᱜᱤᱫᱽᱨᱟᱹ ᱵᱚᱱ ᱵᱟᱯᱞᱟ ᱠᱚᱛᱟ ᱵᱚᱱᱟ ᱟᱨ ᱡᱚᱛᱚ ᱦᱚᱲ ᱥᱩᱞᱩᱠ ᱥᱚᱞᱚ ᱥᱟᱹᱜᱟᱹᱭ ᱛᱮᱵᱚᱱ ᱛᱟᱦᱮᱱ ᱡᱟᱦᱟᱸᱭ ᱱᱟᱪᱟᱨ ᱦᱚᱲ ᱫᱷᱚᱲᱟ ᱵᱚᱱ ᱮᱢ ᱪᱟᱞᱟᱣ ᱩᱱᱤᱭᱟᱜ ᱵᱟᱯᱞᱟ ᱦᱚᱸ ᱵᱚᱱ ᱯᱟᱨᱚᱢ ᱮᱠᱫᱚᱢ ᱮᱠᱫᱚᱢ ᱟᱵᱚ ᱨᱮᱱ ᱡᱟᱦᱟᱸᱭ ᱵᱟᱹᱱᱩᱜ ᱠᱚᱣᱟ ᱱᱤᱡᱮᱨᱟᱜ ᱥᱚᱢᱟᱡᱽ ᱱᱤᱡᱮᱨᱟᱜ ᱡᱟᱹᱛᱤ ᱱᱤᱡᱮᱨ ᱦᱚᱲ ᱱᱤᱡᱮ ᱛᱮᱜᱮ ᱵᱚᱱ ᱧᱮᱞᱚᱜᱼᱟ ᱢᱟ ᱛᱚᱵᱮ ᱥᱟᱱᱟᱢ ᱜᱟᱛᱮ ᱠᱚ ᱡᱚᱦᱟᱨ ᱡᱚᱦᱟᱨ ᱟᱨᱦᱚᱸ ᱫᱟᱨᱟᱭ ᱠᱟᱱ ᱵᱷᱤᱰᱤᱭᱳ ᱨᱮᱵᱚᱱ ᱧᱟᱯᱟᱢᱚᱜᱼᱟ᱾